ᱱᱚᱣᱟ ᱪᱮᱛᱟᱱ ᱨᱮ ᱫᱩᱞᱟᱹᱲ ᱟᱨ ᱜᱚᱨᱚᱡᱽ ᱟᱹᱰᱤ ᱡᱚᱥ ᱜᱮᱭᱟ ᱟᱨ ᱚᱱᱟ ᱦᱤᱥᱟᱹᱵ ᱛᱮ ᱱᱚᱣᱟ ᱛᱟᱞᱟ ᱠᱷᱚᱱ ᱜᱮ ᱟᱨ ᱥᱟᱱᱟᱢ ᱫᱤᱥᱚᱢ ᱦᱚᱲ ᱠᱚ ᱱᱚᱣᱟ ᱜᱮ ᱱᱮᱦᱚᱨ ᱟᱠᱚ ᱠᱟᱱᱟ ᱡᱮ ᱫᱷᱟᱹᱨᱛᱤ ᱨᱮ ᱡᱟᱦᱟᱸ ᱦᱚᱲ ᱞᱮᱠᱷᱟ ᱦᱩᱭᱩᱜ ᱠᱟᱱᱟ ᱚᱱᱟ ᱦᱚᱲ ᱞᱮᱠᱷᱟ ᱨᱮ ᱟᱵᱚᱣᱟᱜ ᱦᱚᱲ ᱞᱮᱠᱷᱟ ᱫᱚ ᱦᱟᱱᱟ ᱱᱟᱣᱟ ᱫᱷᱚᱨᱚᱢ ᱥᱮᱫ ᱩᱪᱟᱹᱲᱚᱜ ᱠᱟᱱᱟ ᱠᱟᱨᱚᱱ ᱦᱤᱱᱫᱩ ᱤᱥᱟᱹᱭ ᱥᱤᱠᱷ ᱡᱚᱭᱱ ᱵᱳᱫᱷ ᱟᱵᱚ ᱫᱚᱵᱚᱱ ᱵᱟᱝ ᱠᱟᱱᱟ ᱢᱮᱱᱠᱷᱟᱱ ᱟᱵᱚᱣᱟᱜ ᱫᱷᱚᱨᱚᱢ ᱨᱮᱭᱟᱜ ᱠᱳᱰ ᱥᱟᱨᱱᱟ ᱫᱷᱚᱨᱚᱢ ᱠᱳᱰ ᱱᱤᱛ ᱫᱷᱟᱹᱵᱤᱡ ᱵᱷᱟᱨᱚᱛ ᱥᱚᱨᱠᱟᱨ ᱢᱟᱱᱚᱛ ᱵᱟᱭ ᱮᱢ ᱟᱠᱟᱫ ᱛᱮ ᱟᱵᱚ ᱫᱚ ᱦᱤᱱᱫᱩ ᱦᱚᱸᱵᱚᱱ ᱪᱟᱞᱟᱜ ᱠᱟᱱᱟ ᱤᱥᱟᱹᱭ ᱦᱚᱸᱵᱚᱱ ᱪᱟᱞᱟᱜ ᱠᱟᱱᱟ ᱢᱩᱥᱞᱤᱢ ᱥᱮᱫ ᱦᱚᱸᱵᱚᱱ ᱪᱟᱞᱟᱜ ᱠᱟᱱᱟ ᱥᱟᱱᱟᱢ ᱢᱤᱫᱴᱮᱱ ᱦᱚᱲ ᱫᱷᱚᱨᱚᱢ ᱥᱮᱫ ᱛᱮ ᱟᱵᱚ ᱵᱚᱱ ᱦᱟᱹᱴᱤᱧ ᱪᱟᱵᱟᱜ ᱠᱟᱱᱟ ᱱᱚᱣᱟᱛᱮ ᱢᱤᱫ ᱡᱩᱢᱤᱫᱚᱜ ᱨᱮᱭᱟᱜ ᱢᱟᱨᱟᱝ ᱦᱚᱨ ᱠᱟᱱᱟ ᱥᱟᱨᱱᱟ ᱫᱷᱚᱨᱚᱢ ᱠᱳᱰ ᱞᱟᱹᱜᱤᱫ ᱫᱮᱞᱟ ᱥᱟᱱᱟᱢ ᱠᱚ ᱢᱤᱫ ᱡᱩᱢᱤᱫ ᱠᱟᱛᱮ ᱵᱚ ᱞᱟᱹᱲᱦᱟᱹᱭᱟ ᱱᱚᱣᱟ ᱠᱚᱜᱮ ᱛᱤᱦᱤᱧ ᱟᱞᱮ ᱞᱮ ᱜᱟᱞᱢᱟᱨᱟᱣᱮᱱᱟ ᱟᱨ ᱱᱚᱣᱟ ᱥᱮᱫ ᱛᱮ ᱫᱟᱨᱟᱭ ᱠᱟᱱ ᱫᱩᱭ ᱢᱮ ᱜᱟᱛᱮ ᱠᱚ ᱡᱚᱦᱟᱨ ᱥᱮᱸᱜᱮᱞ ᱱᱤᱭᱩᱡᱽ ᱨᱮ ᱥᱟᱱᱟᱢ ᱠᱚ ᱥᱟᱹᱜᱩᱱ ᱫᱟᱨᱟᱢ ᱛᱚ ᱛᱤᱦᱤᱧ ᱢᱤᱫ ᱵᱤᱥᱮᱥ ᱵᱷᱤᱰᱤᱭᱳ ᱟᱯᱮ ᱠᱚ ᱛᱟᱞᱟᱨᱮ ᱟᱹᱜᱩ ᱦᱩᱭ ᱠᱟᱱᱟ ᱡᱟᱦᱟᱸ ᱫᱚ ᱟᱥᱟᱢ ᱯᱚᱱᱚᱛ ᱨᱮᱱᱟᱜ ᱡᱟᱦᱟᱸ ᱫᱚ ᱚᱸᱰᱮᱱ ᱠᱚᱣᱟᱜ ᱡᱟᱦᱟᱸ ᱟᱵᱚᱣᱟᱜ ᱟᱹᱫᱤᱵᱟᱹᱥᱤ ᱥᱮᱸᱜᱮᱞ ᱚᱵᱷᱤᱡᱟᱱ ᱨᱮᱱ ᱥᱟᱢᱟᱡᱤᱠ ᱥᱚᱝᱜᱚᱴᱷᱚᱱ ᱨᱮᱱ ᱡᱟᱦᱟᱸᱭ ᱚᱸᱰᱮᱱᱤᱡ ᱥᱴᱮᱴ ᱱᱮᱛᱟ ᱡᱟᱦᱟᱸᱭ ᱫᱚ ᱥᱚᱦᱟᱱ ᱦᱮᱢᱵᱨᱚᱢ ᱜᱚᱢᱠᱮ ᱪᱮᱫ ᱠᱚᱭ ᱞᱟᱹᱭ ᱟᱵᱚᱱ ᱠᱟᱱᱟ ᱚᱱᱟᱜᱮ ᱠᱟᱹᱴᱤᱡ ᱵᱚᱱ ᱟᱸᱡᱚᱢᱟ ᱛᱚ ᱴᱷᱤᱠ ᱜᱮᱭᱟ ᱡᱚᱲᱟᱣ ᱨᱮ ᱛᱟᱦᱮᱸ ᱤᱧᱟᱹᱜ ᱧᱩᱛᱩᱢ ᱥᱚᱦᱟᱱ ᱦᱮᱢᱵᱨᱚᱢ ᱤᱧ ᱟᱹᱫᱤᱵᱟᱹᱥᱤ ᱥᱮᱸᱜᱮᱞ ᱚᱵᱷᱤᱡᱟᱱ ᱨᱮᱱ ᱟᱥᱟᱢ ᱯᱚᱱᱚᱛ ᱯᱨᱮᱥᱤᱰᱮᱱᱴ ᱟᱨ ᱛᱤᱦᱤᱧ ᱟᱹᱫᱤᱵᱟᱹᱥᱤ ᱥᱮᱸᱜᱮᱞ ᱚᱵᱷᱤᱡᱟᱱ ᱠᱩᱪᱩᱜᱟᱸᱣ ᱵᱞᱚᱠ ᱠᱚᱢᱤᱴᱤ ᱠᱚᱣᱟᱜ ᱠᱩᱨᱩᱢᱩᱴᱩ ᱛᱮ ᱟᱨ ᱠᱚᱠᱨᱟᱡᱟᱨ ᱡᱤᱞᱞᱟᱣᱟᱜ ᱜᱚᱲᱚ ᱥᱚᱯᱚᱦᱚᱫ ᱛᱮ ᱯᱚᱞᱟᱥᱜᱩᱲᱤ ᱟᱛᱳ ᱨᱮ ᱛᱮᱦᱮᱧ ᱢᱤᱫ ᱥᱟᱨᱱᱟ ᱫᱷᱚᱨᱚᱢ ᱡᱚᱱ ᱡᱟᱜᱽᱨᱚᱱ ᱥᱚᱵᱷᱟ ᱫᱚᱦᱚ ᱟᱠᱟᱱᱟ ᱟᱨ ᱱᱚᱣᱟ ᱥᱟᱨᱱᱟ ᱫᱷᱚᱨᱚᱢ ᱡᱚᱱ ᱡᱟᱜᱽᱨᱚᱱ ᱥᱚᱵᱷᱟ ᱨᱮᱭᱟᱜ ᱢᱩᱞ ᱩᱫᱽᱫᱮᱥᱥᱚ ᱫᱚ ᱱᱚᱣᱟ ᱠᱟᱱ ᱜᱮᱭᱟ ᱡᱮ ᱫᱷᱟᱹᱨᱛᱤ ᱡᱟᱠᱟᱛ ᱨᱮᱱ ᱟᱹᱫᱤᱵᱟᱹᱥᱤ ᱥᱟᱱᱛᱟᱞ ᱠᱚ ᱟᱫᱚᱜ ᱟᱨ ᱜᱩᱡᱩᱜ ᱦᱚᱨ ᱨᱮᱵᱚ ᱛᱤᱸᱜᱩ ᱟᱠᱟᱱᱟ᱾ ᱥᱟᱢᱟᱡᱤᱠ, ᱫᱷᱟᱨᱢᱤᱠ, ᱨᱟᱡᱽᱱᱤᱛᱤᱠ ᱟᱨ ᱥᱚᱭᱠᱷᱤᱠ ᱥᱟᱱᱟᱢ ᱥᱮᱡ ᱞᱮᱠᱟᱛᱮ ᱵᱚ ᱛᱟᱭᱚᱢ ᱪᱟᱵᱟᱜ ᱠᱟᱱᱟ᱾ ᱟᱨ ᱱᱚᱣᱟ ᱞᱟᱹᱜᱤᱫ ᱡᱤᱣᱤᱫ ᱵᱚᱸᱜᱟ ᱯᱟᱹᱨᱥᱤ ᱡᱤᱛᱠᱟᱹᱨᱤᱭᱟᱹ ᱫᱤᱥᱚᱢ ᱜᱚᱢᱠᱮ ᱥᱟᱞᱠᱷᱟᱱ ᱢᱩᱨᱢᱩ ᱯᱩᱨᱟᱹᱣ ᱵᱷᱟᱨᱚᱛ ᱨᱮᱱ ᱟᱹᱫᱤᱵᱟᱹᱥᱤ ᱥᱟᱱᱛᱟᱞ ᱠᱚ ᱢᱤᱫ ᱡᱩᱢᱤᱫᱚᱜ ᱞᱟᱹᱜᱤᱫ ᱯᱨᱚᱛᱤᱠ ᱥᱤᱸᱜᱤ ᱢᱟᱦᱟ ᱟᱵᱚᱣᱟᱜ ᱡᱩᱢᱤᱫ ᱛᱷᱟᱱ ᱨᱮ ᱫᱩᱲᱩᱵ ᱠᱟᱛᱮ ᱟᱵᱚᱣᱟᱜ ᱫᱷᱚᱨᱚᱢ ᱨᱮᱭᱟᱜ ᱪᱚᱨᱪᱟ, ᱵᱷᱟᱥᱟ ᱨᱮᱭᱟᱜ ᱪᱚᱨᱪᱟ, ᱡᱟᱹᱛᱤ ᱨᱮᱭᱟᱜ ᱪᱚᱨᱪᱟ ᱡᱚᱛᱚᱣᱟᱜ ᱜᱟᱞᱢᱟᱨᱟᱣ ᱦᱩᱭᱩᱜ ᱥᱮᱡ ᱛᱮ᱾ ᱵᱷᱟᱨᱚᱛ ᱨᱮᱱᱟᱜ ᱥᱚᱝᱵᱤᱫᱷᱟᱱ ᱨᱮ ᱟᱵᱚ ᱞᱟᱹᱜᱤᱫ ᱦᱚᱸ ᱦᱚᱠ ᱟᱹᱭᱫᱟᱹᱨ ᱡᱩᱲᱩ ᱢᱮᱱᱟᱜ ᱱᱚᱣᱟ ᱦᱚᱠ ᱟᱹᱭᱫᱟᱹᱨ ᱠᱚ ᱡᱩᱲᱩ ᱡᱟᱛᱮ ᱵᱷᱟᱨᱚᱛ ᱥᱚᱨᱠᱟᱨ ᱥᱮ ᱡᱟᱦᱟᱸᱭ ᱥᱚᱨᱠᱟᱨ ᱜᱮ ᱵᱟᱠᱚ ᱮᱢᱟᱣᱟᱵᱚᱱ ᱠᱟᱱ ᱮᱱᱠᱷᱟᱱ ᱚᱱᱠᱟᱱ ᱚᱠᱛᱮ ᱨᱮ ᱟᱵᱚ ᱪᱮᱫ ᱵᱚᱱ ᱪᱮᱠᱟᱭᱟ ᱚᱱᱠᱟᱱ ᱚᱠᱛᱮ ᱨᱮ ᱢᱤᱫᱴᱮᱱ ᱜᱮ ᱦᱚᱨ ᱧᱟᱢᱚᱜ ᱧᱮᱞ ᱧᱟᱢᱚᱜ ᱠᱟᱱᱟ ᱡᱮ ᱡᱩᱢᱤᱫᱚᱜ ᱛᱮᱜᱮ ᱦᱩᱭᱩᱜᱼᱟ ᱱᱤᱭᱟᱹ ᱪᱷᱟᱰᱟ ᱮᱴᱟᱜ ᱩᱯᱟᱹᱭ ᱫᱚ ᱵᱟᱹᱱᱩᱜᱼᱟ ᱟᱨ ᱚᱱᱟ ᱠᱟᱨᱚᱱ ᱛᱮᱜᱮ ᱛᱮᱦᱮᱧ ᱱᱚᱣᱟ ᱥᱟᱨᱱᱟ ᱫᱷᱚᱨᱚᱢ ᱡᱚᱱ ᱡᱟᱜᱽᱨᱚᱱ ᱥᱚᱵᱷᱟ ᱜᱟᱶ ᱪᱟᱞᱚ ᱚᱵᱷᱤᱡᱟᱱ ᱪᱟᱞᱟᱣᱮᱱ ᱥᱟᱛ ᱛᱟᱹᱨᱤᱠᱷ ᱠᱷᱚᱡ ᱟᱞᱮ ᱟᱥᱟᱢ ᱯᱚᱱᱚᱛ ᱠᱚᱢᱤᱴᱤᱭᱟᱜ ᱠᱩᱨᱩᱢᱩᱴᱩ ᱛᱮ ᱱᱚᱣᱟ ᱦᱩᱭᱩᱜ ᱠᱟᱱᱟ ᱟᱨ ᱛᱤᱦᱤᱧ ᱯᱚᱱᱨᱚ ᱛᱟᱹᱨᱤᱠᱷ ᱫᱚ ᱱᱚᱣᱟ ᱯᱚᱞᱟᱥᱜᱩᱨᱤ ᱟᱛᱳ ᱞᱮ ᱥᱮᱴᱮᱨᱮᱱᱟ ᱱᱚᱰᱮᱱ ᱠᱚ ᱡᱟᱦᱟᱸ ᱨᱟᱭᱚᱛ ᱠᱚ ᱢᱮᱱᱟᱜ ᱠᱚᱣᱟ ᱱᱩᱠᱩᱣᱟᱜ ᱡᱟᱦᱟᱸ ᱞᱮᱠᱟ ᱜᱟᱞᱢᱟᱨᱟᱣ ᱛᱟᱞᱟᱛᱮ ᱵᱩᱡᱷᱟᱹᱣᱱᱟ ᱱᱚᱣᱟ ᱨᱮ ᱫᱩᱞᱟᱹᱲ ᱟᱨ ᱜᱚᱨᱚᱡᱽ ᱟᱹᱰᱤ ᱡᱚᱥ ᱜᱮᱭᱟ ᱟᱨ ᱚᱱᱟ ᱦᱤᱥᱟᱹᱵ ᱛᱮ ᱱᱚᱣᱟ ᱛᱟᱞᱟ ᱠᱷᱚᱱ ᱜᱮ ᱥᱟᱱᱟᱢ ᱫᱤᱥᱚᱢ ᱦᱚᱲ ᱠᱚ ᱱᱚᱣᱟ ᱜᱮ ᱱᱮᱦᱚᱨ ᱟᱠᱚ ᱠᱟᱱᱟ ᱡᱮ ᱫᱷᱟᱹᱨᱛᱤ ᱨᱮ ᱡᱟᱦᱟᱸ ᱦᱚᱲ ᱞᱮᱠᱟ ᱦᱩᱭᱩᱜ ᱠᱟᱱᱟ ᱚᱱᱟ ᱦᱚᱲ ᱞᱮᱠᱷᱟ ᱨᱮ ᱟᱵᱚᱣᱟᱜ ᱦᱚᱲ ᱞᱮᱠᱷᱟ ᱫᱚ ᱦᱟᱱᱟ ᱱᱟᱣᱟ ᱫᱷᱚᱨᱚᱢ ᱥᱮᱫ ᱩᱪᱟᱹᱲᱚᱜ ᱠᱟᱱᱟ ᱠᱟᱨᱚᱱ ᱦᱤᱱᱫᱩ ᱤᱥᱟᱹᱭ ᱥᱤᱠ ᱡᱚᱭᱱ ᱵᱳᱫᱷ ᱟᱵᱚ ᱫᱚᱵᱚᱱ ᱵᱟᱝ ᱠᱟᱱᱟ ᱢᱮᱱᱠᱷᱟᱱ ᱟᱵᱚᱣᱟᱜ ᱫᱷᱚᱨᱚᱢ ᱨᱮᱭᱟᱜ ᱠᱳᱰ ᱥᱟᱨᱱᱟ ᱫᱷᱚᱨᱚᱢ ᱠᱳᱰ ᱱᱤᱛ ᱫᱷᱟᱹᱵᱤᱡ ᱵᱷᱟᱨᱚᱛ ᱥᱚᱨᱠᱟᱨ ᱢᱟᱱᱚᱛ ᱵᱟᱭ ᱮᱢ ᱟᱠᱟᱫ ᱛᱮ ᱟᱵᱚ ᱫᱚ ᱦᱤᱱᱫᱩ ᱦᱚᱸᱵᱚᱱ ᱪᱟᱞᱟᱜ ᱠᱟᱱᱟ ᱤᱥᱟᱹᱭ ᱦᱚᱸᱵᱚᱱ ᱪᱟᱞᱟᱜ ᱠᱟᱱᱟ ᱢᱩᱥᱞᱤᱢ ᱥᱮᱫ ᱦᱚᱸᱵᱚᱱ ᱪᱟᱞᱟᱜ ᱠᱟᱱᱟ ᱥᱟᱱᱟᱢ ᱢᱤᱫᱴᱮᱱ ᱦᱚᱲ ᱫᱷᱚᱨᱚᱢ ᱥᱮᱫ ᱛᱮ ᱟᱵᱚ ᱵᱚᱱ ᱦᱟᱹᱴᱤᱧ ᱪᱟᱵᱟᱜ ᱠᱟᱱᱟ ᱱᱚᱣᱟᱛᱮ ᱢᱤᱫ ᱡᱩᱢᱤᱫᱚᱜ ᱨᱮᱭᱟᱜ ᱢᱟᱨᱟᱝ ᱦᱚᱨ ᱠᱟᱱᱟ ᱥᱟᱨᱱᱟ ᱫᱷᱚᱨᱚᱢ ᱠᱳᱰ ᱞᱟᱹᱜᱤᱫ ᱫᱮᱞᱟ ᱥᱟᱱᱟᱢ ᱠᱚ ᱢᱤᱫ ᱡᱩᱢᱤᱫ ᱠᱟᱛᱮ ᱵᱚ ᱞᱟᱹᱲᱦᱟᱹᱭᱟ ᱱᱚᱣᱟ ᱠᱚᱜᱮ ᱛᱤᱦᱤᱧ ᱟᱞᱮ ᱞᱮ ᱜᱟᱞᱢᱟᱨᱟᱣᱮᱱᱟ ᱟᱨ ᱱᱚᱣᱟ ᱥᱮᱡ ᱛᱮ ᱫᱟᱨᱟᱭ ᱠᱟᱱ ᱫᱩᱭ ᱢᱮ ᱠᱟᱹᱨᱤᱜᱟᱸᱣ ᱨᱮ ᱢᱤᱫ ᱢᱟᱨᱟᱝ ᱵᱤᱴᱤᱟᱨ ᱡᱚᱱ ᱞᱮᱠᱟᱛᱮ ᱢᱟᱨᱟᱝ ᱯᱨᱳᱜᱨᱟᱢ ᱥᱟᱯᱲᱟᱣ ᱟᱠᱟᱱᱟ ᱚᱱᱟ ᱨᱮᱦᱚᱸ ᱛᱤᱦᱤᱧ ᱡᱟᱦᱟᱸ ᱛᱤᱱᱟᱹᱜ ᱱᱚᱰᱮ ᱯᱮ ᱦᱮᱡ ᱫᱟᱲᱮᱭᱟᱫᱟ ᱥᱟᱨᱦᱟᱣ ᱟᱨ ᱥᱟᱨᱮᱡ ᱡᱟᱦᱟᱸ ᱛᱤᱱᱟᱹᱜ ᱱᱚᱣᱟ ᱜᱟᱞᱢᱟᱨᱟᱣ ᱠᱚᱯᱮ ᱧᱮᱞᱮᱫ ᱛᱟᱵᱚᱱ ᱩᱱᱠᱩ ᱠᱚᱦᱚᱸ ᱡᱟᱛᱮ

ᱥᱚᱦᱟᱱ ᱦᱮᱢᱵᱨᱚᱢ ᱜᱚᱢᱠᱮ ᱡᱟᱦᱟᱸᱭ ᱠᱟᱛᱷᱟ ᱠᱚ ᱞᱟᱹᱭᱮᱫ ᱠᱟᱱ ᱟᱹᱰᱤ ᱵᱮᱥ ᱟᱹᱰᱤ ᱱᱟᱯᱟᱭᱮ ᱞᱟᱹᱭᱫᱟ ᱟᱨ ᱱᱚᱝᱠᱟ ᱜᱮ ᱟᱵᱚ ᱫᱮᱥ ᱫᱤᱥᱚᱢ ᱨᱮ ᱟᱨᱦᱚᱸ ᱱᱚᱝᱠᱟ ᱠᱟᱹᱢᱤ ᱵᱟᱹᱲᱛᱤ ᱞᱟᱹᱜᱤᱫ ᱥᱟᱱᱟᱢ ᱜᱟᱛᱮ ᱟᱨ ᱵᱚᱭᱦᱟ ᱠᱚ ᱴᱷᱮᱱ ᱱᱮᱦᱚᱨᱚᱜᱼᱟ ᱟᱨ ᱟᱹᱰᱤ ᱛᱮᱡᱤ ᱥᱮ ᱟᱹᱰᱤ ᱡᱳᱨᱫᱟᱨ ᱥᱟᱹᱦᱤᱡ ᱛᱮ ᱟᱵᱚ ᱠᱟᱹᱢᱤ ᱞᱟᱜᱟᱣ ᱵᱚᱱᱟ ᱟᱨ ᱟᱵᱚ ᱥᱟᱱᱟᱢ ᱫᱤᱥᱚᱢ ᱨᱮ ᱯᱨᱚᱪᱟᱨ ᱞᱟᱜᱟᱣ ᱵᱚᱱᱟ ᱡᱮ ᱟᱵᱚᱨᱮᱱ ᱦᱤᱡᱩᱜ ᱠᱟᱱ ᱫᱤᱱ ᱨᱮ ᱟᱵᱚ ᱡᱟᱦᱟᱸ ᱡᱚᱱᱚᱜᱚᱱᱚᱱᱟ ᱦᱩᱭᱩᱜ ᱛᱟᱵᱚᱱᱟ ᱱᱚᱣᱟ ᱡᱚᱱᱚᱜᱚᱱᱚᱱᱟ ᱨᱮ ᱥᱟᱱᱟᱢ ᱥᱟᱨᱱᱟ ᱫᱷᱚᱨᱚᱢ ᱵᱚᱱ ᱚᱞ ᱢᱟ ᱟᱨ ᱥᱟᱨᱱᱟ ᱫᱷᱚᱨᱚᱢ ᱚᱞ ᱠᱟᱛᱮ ᱟᱵᱚᱣᱟᱜ ᱫᱷᱚᱨᱚᱢ ᱠᱳᱰ ᱨᱮᱱᱟᱜ ᱟᱹᱭᱫᱟᱹᱨᱤ ᱟᱵᱚ ᱠᱚ ᱮᱢᱟ ᱟᱵᱚᱱ ᱢᱟ ᱛᱚ ᱴᱷᱤᱠ ᱜᱮᱭᱟ ᱜᱟᱛᱮ ᱟᱨ ᱵᱚᱭᱦᱟ ᱠᱚ ᱟᱨ ᱢᱤᱫ ᱫᱷᱟᱣ ᱟᱯᱮ ᱠᱚ ᱡᱚᱦᱟᱨᱤᱧ ᱪᱟᱞ ᱟᱵᱚᱱ ᱠᱟᱱᱟ